ᱚᱞ ᱵᱚᱸᱜᱟ ᱥᱮ ᱚᱱᱚᱞ ᱵᱚᱸᱜᱟ ᱫᱚ ᱱᱩᱠᱤᱱ ᱵᱤᱫᱩ ᱪᱚᱱᱫᱚᱱ ᱜᱮᱠᱤᱱ ᱦᱩᱭᱩᱜ ᱠᱟᱱᱟ ᱚᱱᱟ ᱤᱭᱟᱹᱛᱮ ᱟᱵᱚᱨᱮᱱ ᱱᱮᱦᱚᱨᱚᱜᱼᱟ ᱡᱮ ᱥᱟᱱᱟᱢ ᱠᱚᱜᱮ ᱡᱮᱢᱚᱱ ᱥᱚᱨᱚᱥᱚᱛᱤ ᱯᱩᱡᱟᱹ ᱞᱟᱦᱟ ᱵᱚᱱ ᱢᱟᱱᱟᱣᱮᱫ ᱛᱟᱦᱮᱸ ᱱᱚᱝᱠᱟ ᱜᱮ ᱡᱮᱢᱚᱱ ᱴᱚᱞᱟ ᱴᱚᱞᱟ ᱨᱮ ᱵᱤᱫᱩ ᱪᱚᱱᱫᱚᱱ ᱯᱩᱡᱟᱹ ᱦᱚᱸᱵᱚᱱ ᱢᱟᱱᱟᱣ ᱟᱹᱜᱩᱭ ᱢᱟ ᱱᱤᱛ ᱫᱷᱟᱹᱵᱤᱡ ᱟᱵᱚᱣᱟᱜ ᱚᱠᱟᱴᱟᱜ ᱫᱷᱚᱨᱚᱢ ᱨᱮᱱ ᱦᱚᱲ ᱠᱟᱱᱟ ᱵᱚᱱ ᱚᱱᱟ ᱩᱱᱤ ᱫᱚ ᱵᱟᱹᱱᱩᱜ ᱟᱠᱟᱫ ᱛᱟᱵᱚᱱᱟ ᱟᱫᱚ ᱚᱱᱟ ᱡᱚᱦᱟᱨ ᱜᱮ ᱛᱮᱠᱚ ᱟᱨᱦᱚᱸ ᱱᱟᱣᱟ ᱵᱷᱤᱰᱤᱭᱳ ᱨᱮᱧ ᱥᱟᱹᱜᱩᱱ ᱫᱟᱨᱟᱢᱮᱫ ᱯᱮᱭᱟ ᱪᱮᱫ ᱞᱮᱠᱟ ᱢᱮᱱᱟᱜ ᱯᱮᱭᱟ ᱟᱥᱚᱜ ᱠᱟᱹᱱᱟᱹᱧ ᱵᱮᱥ ᱜᱮ ᱢᱮᱱᱟᱜ ᱯᱮᱭᱟ ᱟᱨ ᱤᱧ ᱦᱚᱸ ᱟᱹᱰᱤ ᱵᱮᱥ ᱢᱤᱱᱟᱹᱧᱟ ᱟᱹᱰᱤ ᱱᱟᱯᱟᱭ ᱢᱤᱱᱟᱹᱧᱟ ᱛᱚ ᱛᱟᱠᱚ ᱛᱮᱦᱮᱧ ᱤᱧ ᱦᱮᱡ ᱠᱟᱱ ᱛᱟᱵᱚᱱᱟ ᱱᱤᱭᱟᱹ ᱡᱷᱟᱲᱠᱷᱚᱸᱰ ᱯᱚᱱᱚᱛ ᱨᱮᱭᱟᱜ ᱡᱟᱢᱛᱟᱲᱟ ᱡᱮᱞᱟ ᱡᱩᱨᱜᱩᱰᱤ ᱟᱛᱳ ᱵᱤᱫᱩ ᱪᱚᱱᱫᱚᱱ ᱵᱚᱸᱜᱟ ᱵᱩᱨᱩ ᱞᱟᱥᱟᱲᱦᱮᱫ ᱛᱮ ᱟᱹᱰᱤ ᱡᱟᱹᱥᱛᱤ ᱥᱯᱳᱨᱴ ᱠᱷᱮᱞ ᱦᱟᱯᱲᱟᱣ ᱠᱚ ᱫᱚᱦᱚ ᱟᱠᱟᱫᱟ ᱥᱮ ᱯᱩᱡᱟᱹ ᱯᱟᱥᱟ ᱨᱮᱭᱟᱜ ᱦᱚᱸ ᱟᱹᱰᱤ ᱥᱟᱺᱜᱤᱧ ᱥᱟᱺᱜᱤᱧ ᱠᱷᱚᱱᱟᱜ ᱦᱚᱲ ᱠᱚ ᱦᱤᱡᱩᱜ ᱠᱟᱱᱟ ᱛᱚ ᱚᱱᱟ ᱠᱚ ᱵᱟᱵᱚᱫ ᱨᱮᱜᱮ ᱵᱚᱱ ᱠᱩᱞᱤ ᱠᱚᱣᱟ ᱟᱨ ᱵᱤᱫᱩ ᱪᱚᱱᱫᱚᱱ ᱛᱤᱥ ᱠᱷᱚᱱ ᱠᱚ ᱢᱟᱱᱟᱣ ᱫᱟᱠᱚ ᱵᱤᱫᱩ ᱪᱚᱱᱫᱚᱱ ᱫᱚ ᱪᱮᱫ ᱤᱭᱟᱹᱛᱮ ᱱᱚᱰᱮᱱ ᱠᱚ ᱦᱚᱲ ᱠᱚ ᱢᱟᱱᱟᱣ ᱮᱫᱟ ᱟᱨ ᱵᱤᱫᱩ ᱪᱚᱱᱫᱚᱱ ᱫᱚ ᱛᱤᱱᱟᱹᱜ ᱫᱤᱱ ᱠᱷᱚᱱ ᱠᱚ ᱢᱟᱱᱟᱣ ᱮᱫᱟ ᱱᱤᱭᱟᱹ ᱠᱚᱜᱮ ᱵᱚᱱ ᱠᱩᱞᱤ ᱠᱚᱣᱟ ᱟᱨ ᱱᱤᱭᱟᱹ ᱠᱚ ᱟᱸᱡᱚᱢ ᱞᱟᱹᱜᱤᱫ ᱥᱮ ᱱᱤᱭᱟᱹ ᱠᱚ ᱠᱟᱛᱷᱟ ᱵᱩᱡᱷᱟᱹᱣ ᱞᱟᱹᱜᱤᱫ ᱯᱩᱨᱟᱹ ᱵᱷᱤᱰᱤᱭᱳ ᱨᱮ ᱯᱩᱨᱟᱹ ᱢᱩᱪᱟᱹᱫ ᱫᱷᱟᱹᱵᱤᱡ ᱯᱮ ᱛᱟᱦᱮᱱ ᱛᱟᱵᱚᱱᱟ ᱛᱚ ᱫᱤᱞᱟᱢ ᱵᱚᱱ ᱵᱷᱤᱰᱤᱭᱳ ᱵᱚᱱ ᱥᱩᱨᱩ ᱞᱮᱜᱮ ᱟᱵᱚ ᱥᱟᱱᱛᱟᱞ ᱦᱚᱯᱚᱱ ᱡᱟᱦᱟᱸᱭ ᱠᱚ ᱢᱮᱱᱫᱟ ᱠᱮ ᱵᱚᱞᱮ ᱥᱚᱨᱚᱥᱚᱛᱤ ᱯᱩᱡᱟᱹ ᱜᱮ ᱟᱵᱚ ᱞᱟᱹᱜᱤᱫ ᱫᱚ ᱢᱚᱡᱟ ᱵᱤᱫᱩ ᱪᱚᱱᱫᱚᱱ ᱫᱚ ᱵᱟᱝ ᱢᱚᱡᱟ ᱱᱤᱭᱟᱹ ᱠᱚ ᱵᱟᱵᱚᱛ ᱛᱮ ᱢᱤᱫ ᱵᱟᱨ ᱠᱟᱛᱷᱟ ᱞᱟᱹᱭ ᱠᱚ ᱛᱟᱵᱚᱱ ᱢᱮ ᱧᱮᱞ ᱵᱮᱱ ᱟᱵᱚ ᱦᱚᱲ ᱦᱚᱯᱚᱱ ᱫᱚ ᱢᱩᱨᱛᱤ ᱯᱩᱡᱟᱹ ᱫᱚ ᱵᱟᱝ ᱠᱟᱱ ᱛᱟᱵᱚᱱᱟ ᱟᱵᱚ ᱫᱚ ᱡᱟᱦᱟᱸ ᱫᱷᱟᱹᱨᱛᱤ ᱨᱮ ᱡᱟᱱᱟᱢ ᱟᱠᱟᱱ ᱫᱷᱟᱹᱨᱛᱤ ᱨᱮ ᱢᱮᱱᱟᱜ ᱵᱚᱱᱟ ᱟᱵᱚ ᱫᱚ ᱫᱷᱟᱹᱨᱛᱤ ᱨᱮ ᱫᱟᱨᱮ ᱫᱷᱤᱨᱤ ᱱᱟᱹᱲᱤ ᱱᱚᱣᱟ ᱠᱚᱜᱮ ᱵᱚᱱ ᱯᱩᱡᱟᱹᱣᱟᱜ ᱠᱟᱱᱟ ᱟᱨ ᱱᱤᱛ ᱫᱷᱟᱹᱨᱤᱡ ᱛᱮ ᱧᱮᱞ ᱵᱮᱱ ᱥᱮᱫᱟᱭ ᱠᱷᱚᱱ ᱜᱮ ᱢᱩᱨᱛᱤ ᱯᱩᱡᱟᱹ ᱫᱚ ᱟᱵᱚᱣᱟᱜ ᱫᱚ ᱵᱟᱹᱱᱩᱜᱼᱟ ᱚᱱᱟᱛᱮ ᱟᱵᱚᱨᱮᱱ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱠᱩᱠᱢᱩ ᱠᱟᱛᱮ ᱧᱟᱢ ᱟᱠᱟᱫ ᱠᱤᱱ ᱚᱞᱪᱤᱠᱤ ᱟᱨᱮ ᱩᱛᱱᱟᱹᱣ ᱨᱟᱠᱟᱵ ᱟᱠᱟᱫᱟ ᱩᱱ ᱠᱷᱚᱡ ᱜᱮ ᱟᱵᱚᱨᱮᱱ ᱚᱞ ᱵᱚᱸᱜᱟ ᱥᱮ ᱚᱱᱚᱞ ᱵᱚᱸᱜᱟ ᱫᱚ ᱱᱩᱠᱤᱱ ᱵᱤᱫᱩ ᱪᱚᱱᱫᱚᱱ ᱜᱮᱠᱤᱱ ᱦᱩᱭᱩᱜ ᱠᱟᱱᱟ ᱚᱱᱟ ᱤᱭᱟᱹᱛᱮ ᱟᱵᱚᱨᱮᱱ ᱥᱟᱱᱟᱢ ᱠᱷᱚᱡ ᱥᱚᱨᱚᱥ ᱵᱚᱸᱜᱟ ᱫᱚ ᱚᱞᱚᱜ ᱞᱟᱜᱟᱫ ᱛᱮᱫᱚ ᱥᱮ ᱵᱤᱫᱽᱫᱟ ᱢᱮᱱ ᱠᱟᱛᱮᱫ ᱫᱚ ᱱᱩᱠᱤᱱ ᱜᱮᱠᱤᱱ ᱦᱩᱭᱩᱜ ᱠᱟᱱᱟ ᱵᱤᱫᱩ ᱪᱚᱱᱫᱚᱱ ᱜᱮ ᱵᱚᱸᱜᱟ ᱵᱩᱨᱩ ᱫᱚ ᱟᱵᱚᱨᱮᱱ ᱫᱚᱠᱤᱱ ᱥᱚᱨᱚᱥᱟ ᱚᱱᱟ ᱤᱭᱟᱹᱛᱮ ᱥᱟᱱᱟᱢ ᱱᱤᱭᱟᱹ ᱟᱵᱚ ᱦᱚᱲ ᱦᱚᱯᱚᱱ ᱴᱷᱮᱡ ᱤᱧ ᱱᱮᱦᱚᱨᱚᱜᱼᱟ ᱡᱮ ᱥᱟᱱᱟᱢ ᱠᱚᱜᱮ ᱡᱮᱢᱚᱱ ᱥᱚᱨᱚᱥᱚᱛᱤ ᱯᱩᱡᱟᱹ ᱞᱟᱦᱟ ᱵᱚᱱ ᱢᱟᱱᱟᱣᱮᱫ ᱛᱟᱦᱮᱸ ᱱᱚᱝᱠᱟ ᱜᱮ ᱡᱮᱢᱚᱱ ᱴᱚᱞᱟ ᱴᱚᱞᱟ ᱨᱮ ᱵᱤᱫᱩ ᱪᱟᱸᱫᱟᱱ ᱯᱩᱡᱟᱹ ᱦᱚᱸᱵᱚᱱ ᱟᱹᱰᱤ ᱟᱹᱰᱤ ᱢᱟᱱᱟᱣ ᱥᱟᱨᱦᱟᱣ ᱟᱹᱰᱤ ᱫᱟᱢᱟᱱ ᱫᱟᱢᱟᱱ ᱨᱮᱭᱟᱜ ᱠᱟᱛᱷᱟᱭ ᱞᱟᱹᱭ ᱥᱚᱫᱚᱨ ᱠᱮᱫ ᱛᱟᱵᱚᱱᱟ ᱛᱚ ᱱᱤᱭᱟᱹ ᱡᱟᱦᱟᱸ ᱵᱤᱫᱩ ᱪᱟᱸᱫᱟᱱ ᱵᱚᱸᱜᱟ ᱵᱩᱨᱩ ᱧᱩᱛᱩᱢ ᱛᱮ ᱡᱟᱦᱟᱸ ᱥᱯᱳᱨᱴ ᱠᱷᱮᱞ ᱠᱚ ᱫᱚᱦᱚ ᱟᱠᱟᱫ ᱱᱤᱭᱟᱹ ᱵᱟᱵᱚᱛ ᱛᱮ ᱢᱤᱫᱴᱮᱱ ᱵᱚᱭᱦᱟ ᱩᱱᱤ ᱵᱚᱱ ᱠᱩᱞᱤᱭᱮᱭᱟ ᱪᱮᱫ ᱠᱚᱭ ᱞᱟᱹᱭ ᱥᱚᱫᱚᱨ ᱟᱵᱚᱱᱟ ᱵᱷᱤᱰᱤᱭᱳ ᱢᱩᱪᱟᱹᱫ ᱫᱷᱟᱹᱵᱤᱡ ᱯᱮ ᱧᱮᱞ ᱛᱟᱵᱚᱱᱟ ᱛᱚ ᱵᱚᱭᱦᱟ ᱟᱵᱮᱱᱟᱜ ᱧᱩᱛᱩᱢ ᱟᱹᱞᱤᱧᱟᱜ ᱧᱩᱛᱩᱢ ᱫᱚ ᱥᱩᱱᱤᱛ ᱦᱮᱢᱵᱨᱚᱢ ᱟᱨ ᱯᱚᱱᱚᱛ ᱡᱷᱟᱲᱠᱷᱚᱸᱰ ᱟᱛᱳ ᱛᱟᱹᱞᱤᱧ ᱡᱩᱨᱜᱩᱰᱤ ᱟᱨ ᱵᱞᱚᱠ ᱡᱟᱢᱛᱟᱲᱟ ᱱᱤᱭᱟᱹ ᱡᱟᱦᱟᱸ ᱥᱯᱳᱨᱴ ᱠᱷᱮᱞ ᱦᱮᱯᱨᱟᱣ ᱯᱮ ᱫᱚᱦᱚ ᱟᱠᱟᱫᱟ ᱱᱤᱭᱟᱹ ᱫᱚ ᱪᱮᱫ ᱯᱮ ᱦᱩᱫᱤᱥ ᱠᱮᱫ ᱛᱮ ᱱᱤᱭᱟᱹ ᱥᱯᱳᱨᱴ ᱠᱷᱮᱞ ᱦᱟᱯᱨᱟᱣ ᱯᱮ ᱫᱚᱦᱚ ᱠᱮᱫᱟ ᱱᱤᱭᱟᱹ ᱠᱚ ᱵᱟᱨᱮ ᱨᱮ ᱚᱰᱤᱭᱮᱱᱥ ᱫᱤᱥᱚᱢ ᱦᱚᱲ ᱞᱟᱹᱭ ᱠᱚ ᱛᱮᱦᱮᱧ ᱱᱚᱣᱟ ᱟᱵᱮᱱᱟᱜ ᱪᱮᱱᱮᱞ ᱢᱟᱫᱽᱫᱷᱚᱢ ᱛᱮ ᱫᱤᱥᱚᱢ ᱦᱚᱲ ᱴᱷᱮᱱᱤᱧ ᱥᱚᱫᱚᱨ ᱮᱫᱟ ᱛᱮᱦᱮᱧ ᱵᱟᱝᱢᱟ ᱢᱟᱜᱽ ᱠᱩᱱᱟᱹᱢᱤ ᱪᱟᱸᱫᱚ ᱡᱟᱦᱟᱸᱭ ᱱᱩᱭ ᱜᱩᱨᱩ ᱜᱚᱢᱠᱮ ᱚᱱᱚᱞ ᱵᱚᱸᱜᱟ ᱱᱩᱠᱤᱱ ᱵᱤᱫᱩ ᱟᱨ ᱪᱚᱱᱫᱚᱱ ᱠᱩᱠᱢᱩ ᱠᱩᱠᱢᱩ ᱥᱚᱯᱱᱟ ᱛᱮ ᱟᱹᱠᱤᱱ ᱟᱵᱚᱣᱟᱜ ᱞᱤᱯᱤ ᱠᱤᱱ ᱮᱢᱟᱣᱟᱫᱮ ᱛᱟᱦᱮᱱ ᱥᱮᱠᱤᱱ ᱪᱟᱞ ᱟᱫᱮ ᱛᱟᱦᱮᱱ ᱟᱫᱚ ᱱᱤᱛ ᱫᱷᱟᱹᱵᱤᱡ ᱦᱚᱸ ᱟᱵᱚᱣᱟᱜ ᱥᱟᱱᱛᱟᱲ ᱥᱚᱢᱟᱡᱽ ᱢᱟᱱᱮ ᱥᱟᱱᱟᱢ ᱠᱷᱚᱱ ᱛᱟᱭᱱᱚᱢ ᱨᱮ ᱢᱮᱱᱟᱜ ᱟᱠᱟᱫᱟ ᱟᱨ ᱢᱮᱱᱟᱜ ᱟᱠᱟᱫ ᱠᱷᱟᱡ ᱫᱚ ᱱᱤᱛ ᱫᱷᱟᱹᱵᱤᱡ ᱟᱵᱚᱣᱟᱜ ᱚᱠᱟᱴᱟᱜ ᱫᱷᱚᱨᱚᱢ ᱨᱮᱱ ᱦᱚᱲ ᱠᱟᱱᱟ ᱵᱚᱱ ᱚᱱᱟ ᱩᱱᱤ ᱫᱚ ᱵᱟᱹᱱᱩᱜ ᱟᱠᱟᱫ ᱛᱟᱵᱚᱱᱟ ᱟᱫᱚ ᱚᱱᱟ ᱤᱭᱟᱹᱛᱮ ᱟᱞᱮᱭᱟᱜ ᱱᱚᱣᱟ ᱠᱚᱢᱤᱴᱤᱭᱟᱜ ᱦᱩᱫᱤᱥ ᱵᱟᱝᱢᱟ ᱱᱚᱝᱠᱟ ᱛᱮᱫᱚ ᱟᱵᱚᱣᱟᱜ ᱞᱟᱭᱼᱞᱟᱠᱪᱟᱨ ᱮᱱᱮᱡ ᱥᱮᱨᱮᱧ ᱥᱮ ᱟᱵᱚᱣᱟᱜ ᱫᱷᱚᱨᱚᱢ ᱥᱟᱱᱟᱢ ᱟᱫᱚᱜᱼᱟ ᱟᱫᱚ ᱟᱞᱮ ᱱᱤᱭᱟᱹ ᱱᱮᱥ ᱞᱟᱜᱟᱭ ᱫᱚ ᱦᱩᱭᱱᱟ ᱱᱚᱣᱟ ᱯᱮ ᱵᱚᱪᱷᱚᱨ ᱟᱨ ᱱᱚᱣᱟ ᱥᱯᱳᱨᱴ ᱠᱷᱮᱞ ᱫᱚ ᱱᱤᱭᱟᱹ ᱤᱭᱟᱹ ᱛᱮᱞᱮ ᱫᱚᱦᱚ ᱟᱠᱟᱫᱼᱟ ᱱᱚᱰᱮ ᱦᱚᱲ ᱡᱩᱢᱤᱫᱚᱜ ᱞᱟᱹᱜᱤᱫ ᱟᱨ ᱡᱩᱢᱤᱫ ᱠᱟᱛᱮᱫ ᱱᱚᱣᱟ ᱥᱟᱸᱫᱮᱥ ᱱᱚᱣᱟ ᱟᱵᱚ ᱫᱤᱥᱚᱢ ᱛᱚᱱᱟᱰ ᱨᱮ ᱯᱟᱥᱱᱟᱜ ᱢᱟ ᱚᱱᱟ ᱠᱚ ᱢᱮᱱ ᱠᱟᱛᱮᱫ ᱜᱮ ᱟᱹᱞᱤᱧ ᱯᱟᱦᱴᱟ ᱥᱮᱫ ᱠᱷᱚᱱ ᱫᱚ ᱟᱹᱰᱤ ᱟᱹᱰᱤ